ᱛᱮᱦᱮᱧ ᱫᱚ ᱯᱚᱸᱪᱤᱥᱮ ᱮᱯᱨᱤᱞ᱾ ᱥᱟᱱᱟᱢ ᱠᱚᱞᱮ ᱥᱟᱹᱛ ᱥᱟᱯᱲᱟᱣ ᱟᱠᱟᱱᱟ᱾ ᱠᱟᱹᱴᱤᱡᱤᱡ ᱤᱨᱤᱞᱤᱧ ᱠᱩᱲᱤᱭᱟᱜ ᱚᱲᱟᱜ ᱞᱮ ᱪᱟᱞᱟᱜᱼᱟ᱾ ᱱᱟᱶᱟ ᱯᱮᱲᱟ ᱠᱚ ᱦᱤᱡᱩᱜᱼᱟ᱾ ᱦᱩᱰᱤᱧᱤᱡ ᱵᱷᱟᱹᱜᱽᱱᱟ ᱠᱚ ᱦᱚᱨᱚᱜ ᱚᱴᱚ ᱠᱟᱭᱟ᱾ ᱢᱟ ᱛᱚᱵᱮ ᱱᱚᱶᱟ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱢᱮᱱᱟᱜᱼᱟ᱾ ᱚᱠᱟ ᱫᱚᱵᱚᱱ ᱪᱟᱞᱟᱜ ᱠᱟᱱᱟ ᱵᱚ? ᱚᱠᱟᱨᱮ ᱚ ᱫᱤᱠᱱᱚᱜᱚᱨ ᱱᱟᱱᱟ ᱴᱷᱮᱡ ᱵᱟᱝ ᱟᱪᱪᱷᱟ ᱟᱪᱪᱷᱟ ᱴᱷᱤᱠ ᱟᱪᱷᱮ ᱟᱫᱚ ᱛᱤᱦᱤᱧ ᱫᱚ ᱚᱠᱚᱭ ᱦᱮᱡ ᱠᱟᱱᱟ ᱫᱟᱫᱟᱣᱟᱜ ᱫᱟᱫᱟᱣᱟᱜ ᱦᱚᱨᱚᱜ ᱠᱟᱱᱟ ᱦᱚᱨᱚᱜ ᱠᱚ ᱦᱤᱡᱩᱜ ᱠᱟᱱᱟ ᱟᱫᱚ ᱟᱞᱮ ᱦᱚᱸ ᱧᱮᱞ ᱥᱟᱸᱜᱮ ᱪᱟᱞᱟᱜ ᱠᱟᱱᱟᱞᱮ ᱵᱟᱝ ᱟᱫᱚ ᱫᱚᱢᱮ ᱯᱮ ᱥᱟᱹᱛ ᱠᱟᱱ ᱫᱚ ᱚᱠᱟ ᱛᱮᱯᱮ ᱪᱟᱞᱟᱜᱼᱟ ᱯᱮᱲᱟ ᱦᱚᱲ ᱵᱷᱚᱡᱽ ᱡᱚᱢ ᱦᱮᱸ ᱡᱟᱢᱟᱭ ᱦᱚᱨᱚᱜ ᱵᱟᱝ ᱵᱷᱟᱜᱽᱱᱟᱣᱟᱜ ᱡᱟᱢᱟᱭ ᱦᱚᱨᱚᱜ ᱢᱟᱱᱮ ᱵᱷᱟᱜᱽᱱᱟᱭ ᱠᱚ ᱦᱚᱨᱚᱜ ᱜᱮᱭᱟ ᱟᱪᱪᱷᱟ ᱮᱠᱫᱚᱢ ᱥᱟᱹᱛ ᱠᱟᱱᱟ ᱠᱚ ᱮᱠᱫᱚᱢ ᱠᱚᱭ ᱵᱟᱹᱵᱩ ᱮᱠᱟᱫᱚᱢ ᱪᱟᱞᱟᱜ ᱠᱟᱱᱟ ᱚᱠᱟᱛᱮ ᱢᱟᱥᱤ ᱜᱚᱲᱚᱢᱟ ᱚᱲᱟᱜ ᱦᱮᱸ ᱟᱪᱪᱷᱟ ᱟᱪᱪᱷᱟ ᱦᱮᱸ ᱢᱟᱢᱩᱣᱟᱜ ᱢᱟᱢᱩᱣᱟᱜ ᱵᱟᱯᱞᱟ ᱢᱟᱢᱩᱣᱟᱜ ᱦᱚᱨᱚᱜ᱾ ᱥᱮᱴᱮᱨ ᱮᱱᱟᱞᱮ ᱤᱨᱤᱞᱤᱧ ᱠᱩᱲᱤ ᱠᱟᱱᱟᱭ ᱞᱚᱴᱟ ᱫᱟᱜ ᱛᱮᱠᱚ ᱫᱟᱨᱟᱢ ᱠᱮᱫ ᱞᱮᱭᱟ ᱱᱩᱭ ᱫᱚ ᱜᱚᱲᱚᱢ ᱠᱩᱲᱤ ᱠᱟᱱᱟᱭ ᱚᱝᱠᱤᱛᱟ᱾ ᱚᱠᱚᱭ ᱚᱠᱟ ᱨᱮᱱ ᱠᱩᱲᱤ ᱠᱟᱱᱟ ᱵᱟᱢ ᱫᱚ ᱦᱮᱸ? ᱟᱨᱚ ᱞᱟᱹᱭ ᱟᱭ ᱢᱮ ᱢᱮᱛᱟᱭ ᱢᱮ ᱛᱤ ᱨᱮᱵᱮᱱ ᱩᱰᱩᱠ ᱞᱮᱱᱟ ᱯᱮᱲᱟ ᱦᱚᱲ ᱫᱚ ᱥᱤᱛᱩᱝ ᱥᱤᱛᱩᱝ ᱠᱩᱞᱦᱤ ᱠᱤᱱ ᱢᱮᱱᱟᱜ᱾

ᱦᱟᱱᱮ ᱩᱱᱤ ᱵᱤᱴᱤ ᱦᱩᱰᱤᱧᱤᱡ ᱵᱷᱟᱹᱜᱽᱱᱤ ᱠᱟᱱᱟᱭ ᱱᱩᱭ ᱜᱮᱛᱚ ᱵᱟᱵᱲᱮ ᱵᱟᱦ ᱤᱱᱟᱹᱜᱮ ᱱᱚᱰᱮ ᱫᱚ ᱡᱚᱢ ᱞᱟᱹᱜᱤᱫ ᱠᱚ ᱵᱮᱵᱚᱥᱛᱷᱟ ᱟᱠᱟᱫᱟ ᱱᱚᱰᱮ ᱜᱮ ᱦᱟᱸᱜ ᱡᱚᱢ ᱧᱩ ᱫᱚ ᱦᱩᱭᱩᱜᱼᱟ

ᱪᱮᱭᱟᱨ ᱨᱮ ᱫᱚᱢᱮ ᱜᱚᱨᱚᱢ ᱠᱟᱱᱟ ᱦᱮᱸ ᱦᱮᱸ ᱢᱟ ᱥᱮᱴᱮᱨ ᱱᱟᱠᱚ ᱱᱟᱣᱟ ᱯᱮᱲᱟ ᱫᱚ ᱮᱱᱟᱝ ᱧᱚᱜ ᱨᱮᱜᱮ ᱠᱚ ᱦᱮᱡ ᱟᱠᱟᱱᱟ ᱱᱩᱠᱩ ᱫᱚ ᱵᱟᱸᱫᱽ ᱥᱮᱫ ᱠᱚ ᱤᱫᱤ ᱞᱮᱫ ᱠᱚᱣᱟ ᱩᱢᱩᱜ ᱞᱟᱹᱜᱤᱫ ᱟᱫᱚ ᱱᱤᱛᱚᱜ ᱫᱚᱠᱚ ᱟᱫᱮᱨᱮᱫ ᱠᱚᱣᱟ ᱫᱮᱞᱟ ᱵᱚᱱ ᱧᱮᱞ ᱞᱮᱠᱚ ᱜᱮ

ᱱᱩᱠᱩ ᱱᱚᱰᱮ ᱠᱟᱹᱴᱤᱡ ᱠᱟᱹᱴᱤᱡ ᱜᱚᱲᱚᱢ ᱠᱚᱲᱟ ᱜᱚᱲᱚᱢ ᱠᱩᱲᱤ ᱛᱟᱠᱚ ᱛᱤᱱᱟᱹᱜ ᱤᱱᱴᱟᱨᱮᱥᱴ ᱟᱛᱮ ᱱᱚᱣᱟ ᱠᱮᱢᱮᱨᱟ ᱥᱮᱫ ᱠᱚ ᱠᱚᱭᱚᱜ ᱮᱫᱟ᱾ ᱰᱚᱢ ᱠᱚ ᱠᱤ ᱱᱟᱣᱟ ᱯᱮᱲᱟ ᱠᱚ ᱵᱟᱝ ᱧᱮᱞ ᱠᱟᱛᱮ ᱱᱚᱣᱟ ᱠᱮᱢᱮᱨᱟ ᱨᱤᱧ ᱦᱤᱡᱩᱜ ᱠᱟᱱᱟ ᱥᱮ ᱵᱟᱝ ᱚᱱᱟ ᱜᱮ ᱟᱹᱰᱤ ᱤᱱᱴᱟᱨᱮᱥᱴ ᱟᱛᱮ ᱠᱚ ᱧᱮᱞ ᱮᱫᱟ᱾ ᱡᱟᱭᱦᱳᱠ ᱩᱱᱠᱩ ᱥᱟᱞᱟᱜ ᱟᱹᱰᱤ ᱢᱚᱡᱟ ᱦᱩᱭ ᱮᱱᱟ᱾ ᱱᱩᱠᱩ ᱜᱮᱛᱚ ᱯᱷᱩᱨᱛᱤ ᱫᱚ ᱠᱟᱹᱴᱤᱡ ᱠᱟᱹᱴᱤᱡ ᱜᱤᱫᱽᱨᱟᱹ᱾ ᱱᱩᱠᱩ ᱫᱚ ᱡᱚᱛᱚ ᱱᱟᱣᱟ ᱯᱮᱲᱟ ᱠᱟᱱᱟ ᱠᱚ᱾ ᱟᱥᱛᱮ ᱟᱥᱛᱮ ᱚᱲᱟᱜ ᱥᱮᱫ ᱠᱚ ᱟᱫᱮᱨ ᱦᱤᱡᱩᱜ ᱠᱟᱱᱟ᱾ ᱡᱟᱦᱟᱸ ᱴᱷᱮᱱ ᱫᱩᱲᱩᱵ ᱡᱟᱭᱜᱟ ᱚᱸᱰᱮ ᱠᱚ ᱵᱚᱞᱚᱜ ᱠᱟᱱᱟ᱾ ᱫᱚᱢᱮ ᱥᱟᱹᱨᱫᱤ ᱥᱤᱛᱩᱝ, ᱡᱟᱨᱟᱞ ᱡᱟᱨᱟᱞᱮ ᱥᱤᱛᱩᱝ ᱫᱟ᱾ ᱱᱚᱣᱟ ᱵᱟᱹᱭᱥᱟᱹᱠᱷ ᱵᱚᱸᱜᱟ ᱵᱟᱯᱞᱟ ᱫᱚ ᱟᱹᱰᱤ ᱠᱚᱥᱴᱚᱠᱚᱨ ᱜᱮᱭᱟ᱾ ᱱᱚᱣᱟ ᱥᱤᱛᱩᱝ ᱜᱮ ᱡᱟᱞᱟ᱾ ᱦᱚᱭ ᱦᱚᱸ ᱵᱟᱭ ᱦᱚᱭ ᱫᱟ᱾ ᱫᱟᱜ ᱢᱟᱛᱚ ᱵᱟᱹᱱᱩᱜ ᱜᱮ ᱮᱠᱷᱮᱱ ᱮᱞᱟ᱾ ᱵᱟᱹᱭ ᱵᱟᱹᱭ ᱛᱮ ᱡᱚᱛᱚ ᱯᱮᱲᱟ ᱠᱚ ᱟᱫᱮᱨᱚᱜ ᱠᱟᱱᱟ ᱟᱨ ᱱᱚᱰᱮᱱ ᱠᱚ ᱯᱮᱲᱟ ᱠᱚᱦᱚᱸ ᱦᱮᱡ ᱥᱮᱴᱮᱨ ᱟᱠᱟᱱᱟ ᱠᱚ ᱟᱨ ᱰᱚᱢ ᱦᱚᱸ ᱥᱤᱛᱩᱝ ᱨᱮᱦᱚᱸ ᱠᱚ ᱠᱟᱹᱢᱤᱭᱮᱫ ᱜᱮᱭᱟ ᱟᱠᱚᱣᱟᱜ ᱫᱚ᱾ ᱟᱢ ᱢᱚᱡᱽ ᱜᱮᱯᱮ ᱛᱟᱦᱮᱸ ᱠᱟᱱᱟ ᱛᱚ? ᱟᱞᱮ ᱦᱚᱸ ᱢᱚᱡᱽ ᱜᱮ᱾ ᱚᱠᱟ ᱥᱮᱫ ᱵᱟᱝ ᱜᱚᱨᱚᱢᱟ? ᱥᱟᱹᱛ ᱮᱱᱟᱢ ᱥᱮ ᱵᱟᱝ ᱟᱫᱚ ᱫᱮᱱ ᱡᱚᱦᱟᱨ ᱢᱮ ᱫᱮᱱ ᱮ ᱵᱟᱵᱟ ᱟᱨ ᱦᱟᱱᱟ ᱦᱟᱱᱛᱮ ᱨᱮ ᱢᱟᱢᱮ ᱢᱟ ᱧᱩᱛᱩᱢ ᱞᱟᱹᱭ ᱛᱟᱢ ᱧᱩᱛᱩᱢ ᱞᱟᱹᱭ ᱢᱮ ᱡᱳᱨ ᱛᱮ ᱚ ᱵᱟᱹᱱᱩᱜ ᱛᱟᱭᱟ ᱧᱩᱛᱩᱢ ᱟᱢᱟᱜ ᱫᱚ ᱪᱮᱫ ᱛᱟᱢ ᱱᱩᱭ ᱫᱚ ᱚᱠᱚᱭ ᱨᱮᱱ ᱜᱤᱫᱽᱨᱟᱹ ᱠᱟᱱᱟᱭ ᱚ, ᱮᱭ ᱨᱟᱠᱮᱥ ᱱᱤᱛᱚᱜ ᱢᱟ ᱵᱟᱭ ᱧᱮᱞ ᱴᱷᱤᱠ ᱠᱟᱱ ᱧᱮᱞ ᱴᱷᱤᱠᱤᱧ ᱠᱟᱱᱟ ᱦᱮᱸ ᱟᱢ ᱦᱚᱸ ᱧᱮᱞ ᱴᱷᱤᱠ ᱟᱢ ᱚᱸᱰᱮ ᱫᱩᱲᱩᱵ ᱢᱮ ᱟᱢ ᱚᱸᱰᱮ ᱢᱟ ᱫᱚᱢᱮ ᱮᱰᱵᱷᱟᱱᱥ ᱧᱩᱛᱩᱢ ᱞᱟᱹᱭ ᱛᱟᱢ ᱧᱩᱛᱩᱢ ᱞᱟᱹᱭ ᱛᱟᱢ ᱦᱮᱸ ᱞᱟᱹᱭ ᱯᱮ ᱢᱩᱭᱢᱩ ᱟᱪᱪᱷᱟ ᱢᱩᱭᱢᱩ ᱟᱨ ᱚᱠᱟᱨᱮᱱ ᱠᱟᱱᱟᱢ ᱵᱟᱢ ᱵᱟᱲᱟᱭᱟ ᱚᱠᱟ ᱟᱹᱛᱩ ᱨᱮᱱ ᱠᱩᱲᱤ ᱠᱟᱱᱟᱢ ᱟᱪᱪᱷᱟ ᱢᱩᱞᱵᱟᱹᱲᱤ ᱟᱨ ᱨᱟᱠᱮᱥ ᱟᱢ ᱫᱚ ᱚᱠᱟᱨᱮᱱ ᱠᱟᱱᱟᱢ ᱮ ᱨᱟᱠᱮᱥ ᱱᱩᱠᱩ ᱦᱩᱰᱤᱧ ᱦᱩᱰᱤᱧ ᱜᱚᱲᱚᱢ ᱠᱚᱲᱟ ᱜᱚᱲᱚᱢ ᱠᱩᱲᱤ ᱛᱟᱠᱚ ᱧᱩᱛᱩᱢ ᱠᱚᱧ ᱠᱩᱞᱤᱭᱮᱫ ᱠᱚᱣᱟ ᱵᱟᱠᱚ ᱞᱟᱹᱭᱫᱟ ᱢᱳᱵᱟᱭᱤᱞ ᱨᱮᱜᱮ ᱠᱚ ᱵᱚᱞᱚ ᱟᱠᱟᱱᱟ ᱩᱢᱟ ᱫᱚ ᱚᱠᱚᱭ ᱵᱟᱲᱟᱭ ᱵᱟᱞᱮ ᱧᱮᱞ ᱴᱷᱤᱠᱟ ᱢᱮ ᱟᱫᱚ ᱞᱟᱹᱭ ᱦᱚᱸ ᱵᱟᱭ ᱞᱟᱹᱭ ᱫᱟᱲᱮᱭᱟᱜ ᱠᱟᱱᱟ ᱟᱭᱟᱜ ᱧᱩᱛᱩᱢ ᱩᱢᱟ ᱧᱩᱛᱩᱢ ᱵᱟᱭ ᱞᱟᱹᱭ ᱫᱟᱲᱮᱭᱟᱜ ᱠᱟᱱᱟ ᱱᱩᱠᱩ ᱤᱧᱟᱹᱜ ᱜᱟᱞᱢᱟᱨᱟᱣ ᱫᱚ ᱵᱤᱥᱮᱥ ᱠᱚᱨᱮ ᱨᱟᱠᱮᱥ ᱟᱨ ᱚᱝᱠᱤᱛᱟ ᱮᱠᱫᱚᱢ ᱜᱮ ᱵᱟᱠᱤᱱ ᱞᱩᱛᱩᱨᱟᱜ ᱠᱟᱱᱟ ᱢᱚᱵᱟᱭᱤᱞ ᱨᱮᱜᱮ ᱠᱤᱱ ᱵᱚᱞᱚ ᱟᱠᱟᱱᱟ ᱟᱨ ᱯᱩᱨᱟᱹ ᱨᱤᱞᱥ ᱠᱤᱱ ᱪᱟᱞᱩᱭᱮᱫᱟ ᱚᱱᱟ ᱛᱮᱫᱚ ᱱᱚᱰᱮ ᱵᱷᱚᱭᱮᱥ ᱚᱵᱷᱟᱨ ᱤᱧ ᱮᱢ ᱮᱫᱟ ᱟᱫᱚ ᱠᱚ ᱢᱮᱱ ᱫᱚᱠᱚ ᱢᱮᱱ ᱮᱫ ᱜᱮᱭᱟ ᱟᱫᱚ ᱚᱱᱟ ᱜᱮᱛᱚ ᱯᱷᱩᱨᱛᱤ ᱵᱟᱝ ᱩᱢᱟ ᱫᱚ ᱡᱚᱛᱚ ᱜᱮᱧ ᱠᱩᱞᱤ ᱠᱮᱫᱮᱭᱟ ᱡᱚᱛᱚ ᱜᱮᱭ ᱞᱟᱹᱭ ᱮᱫᱟ ᱛᱚᱵᱮ ᱦᱚᱜᱼᱚᱭ ᱱᱚᱣᱟ ᱢᱚᱵᱟᱭᱤᱞ ᱦᱚᱛᱮᱡ ᱛᱮ ᱩᱱᱤᱭᱟᱜ ᱨᱤᱭᱮᱠᱥᱮᱱ ᱵᱟᱹᱧ ᱩᱫᱩᱜ ᱫᱟᱲᱮᱭᱟᱜ ᱠᱟᱱᱟ᱾

ᱵᱟᱝ ᱫᱚ ᱥᱩᱨ ᱠᱟ ᱧᱟᱢ ᱢᱮ ᱛᱟᱠᱚ ᱠᱚ ᱠᱚ ᱞᱟᱦᱟᱜᱼᱟ ᱱᱩᱠᱩ ᱠᱚ ᱱᱤᱛᱚᱜ ᱠᱚ ᱡᱚᱦᱟᱨ ᱵᱟᱲᱟᱭᱮᱫᱟ ᱡᱚᱦᱟᱨ ᱱᱟᱣᱟ ᱯᱮᱲᱟ ᱡᱚᱦᱟᱨ ᱟᱠᱚ ᱠᱟᱱᱟ ᱵᱟᱜᱽᱱᱟ ᱤᱧ ᱫᱚ ᱡᱟᱢᱟᱭ ᱠᱟᱱᱟᱭ ᱦᱩᱰᱤᱧ ᱡᱟᱢᱟᱭ ᱩᱱᱤ ᱫᱚ ᱵᱷᱟᱜᱽᱱᱟ ᱠᱟᱱᱟ ᱚᱝᱠᱤᱛᱟ ᱫᱚ ᱮᱠᱫᱚᱢ ᱜᱮ ᱵᱟᱭ ᱵᱚᱛᱚᱨᱚᱜᱼᱟ᱾ ᱪᱮᱫ ᱞᱮᱠᱟᱭ ᱥᱮᱱ ᱟᱠᱟᱱᱟ, ᱩᱱᱟᱹᱜ ᱦᱚᱲ ᱢᱮᱱᱟᱜ ᱠᱚᱣᱟ ᱮᱠᱫᱚᱢ ᱜᱮ ᱵᱟᱭ ᱵᱚᱛᱚᱨᱚᱜᱼᱟ᱾ ᱚᱠᱚᱭ ᱚᱠᱟ ᱨᱮᱠᱚ ᱛᱷᱩᱠᱲᱟᱹᱣ ᱠᱮᱫᱮᱭᱟ, ᱫᱟᱞ ᱠᱮᱫᱮᱭᱟ ᱠᱚ, ᱟᱡ ᱵᱟ ᱴᱷᱮᱡ ᱮ ᱞᱟᱹᱭ ᱚᱴᱚ ᱠᱟᱫᱟ᱾ ᱦᱚᱨᱚᱜ ᱫᱚ ᱮᱦᱚᱵ ᱮᱱᱟ᱾ ᱡᱚᱛᱚ ᱱᱟᱶᱟ ᱯᱮᱲᱟ ᱠᱚ ᱫᱩᱲᱩᱵ ᱥᱟᱹᱛ ᱟᱠᱟᱱᱟ᱾ ᱫᱷᱟᱨᱮ ᱫᱷᱟᱨᱮ ᱛᱮᱫᱚ ᱮᱠᱷᱮᱱ ᱱᱟᱶᱟ ᱯᱮᱲᱟ ᱠᱟᱱ ᱜᱮᱭᱟ ᱠᱚ᱾ ᱟᱵᱚ ᱨᱮᱱ ᱦᱚᱸ ᱢᱮᱱᱟᱜ ᱠᱚᱣᱟ᱾ ᱛᱮᱦᱮᱧ ᱫᱚ ᱦᱩᱰᱤᱧ ᱵᱷᱟᱹᱜᱽᱱᱟᱹᱣᱟᱜ ᱦᱚᱨᱚᱜ ᱠᱟᱱ ᱛᱟᱭᱟ ᱟᱨ ᱱᱩᱭ ᱫᱚ ᱦᱩᱰᱤᱧ ᱡᱟᱶᱟᱭ ᱯᱟᱥᱮ ᱨᱮᱭ ᱫᱩᱲᱩᱵ ᱟᱠᱟᱱᱟ᱾ ᱩᱱᱤ ᱫᱚ ᱛᱮᱦᱮᱧ ᱫᱚᱭ ᱵᱟᱵᱽᱲᱮ ᱟᱠᱟᱱ ᱛᱟᱵᱚᱱᱟ᱾ ᱱᱚᱸᱰᱮᱱᱤᱡ ᱢᱟᱹᱡᱷᱤ ᱦᱚᱲ ᱟᱛᱮ ᱦᱚᱨᱚᱜ ᱫᱚ ᱮᱦᱚᱵ ᱮᱱᱟ᱾ ᱤᱧᱟᱹᱜ ᱞᱮᱸᱜᱟ ᱱᱟᱠᱷᱟ ᱨᱮ ᱫᱩᱲᱩᱵ ᱟᱠᱟᱱ ᱱᱟᱣᱟ ᱯᱮᱲᱟ ᱠᱟᱱ ᱜᱟᱭᱟ᱾ ᱛᱚᱵᱮ ᱥᱚᱢᱯᱚᱨᱠᱚ ᱫᱚ ᱵᱟᱹᱧ ᱵᱟᱰᱟᱭ ᱛᱟᱭᱟ ᱪᱮᱫ ᱠᱟᱱᱟ᱾ ᱛᱟᱦᱞᱮ ᱠᱩᱞᱤ ᱠᱮᱫᱮᱭᱟᱹᱧ ᱢᱚᱡᱽ ᱜᱮᱭ ᱞᱟᱹᱭ ᱟᱹᱫᱤᱧᱟ᱾ ᱠᱩᱞᱤ ᱠᱮᱫᱮᱭᱟᱹᱧ ᱡᱮ ᱱᱩᱭ ᱫᱚ ᱞᱟᱦᱟ ᱨᱮ ᱚᱠᱚᱭ ᱴᱟᱜ ᱚᱠᱚᱭᱮ ᱜᱤᱰᱤ ᱠᱮᱫᱟ᱾

ᱱᱩᱭ ᱫᱚ ᱵᱷᱟᱜᱽᱱᱟ ᱨᱮᱱ ᱦᱚᱧᱦᱟᱨ ᱛᱮᱫ ᱠᱟᱱᱟᱭ, ᱫᱷᱩᱛᱤ ᱠᱟᱱᱟᱭ᱾ ᱱᱩᱜᱼᱩᱭ ᱱᱚᱸᱰᱮ ᱮᱠᱫᱚᱢ ᱥᱟᱢᱱᱮ ᱨᱮ ᱪᱮᱭᱟᱨ ᱨᱮ ᱢᱤᱫᱴᱟᱹᱝ ᱦᱚᱯᱚᱱ ᱦᱚᱯᱚᱱ ᱜᱤᱫᱽᱨᱟᱹᱭ ᱫᱩᱲᱩᱵ ᱟᱠᱟᱱᱟ᱾ ᱱᱩᱭ ᱯᱮ ᱧᱮᱞ ᱴᱷᱤᱠᱮ ᱠᱟᱱᱟ? ᱱᱩᱭ ᱫᱚ ᱨᱟᱠᱮᱥ ᱠᱟᱱᱟᱭ᱾ ᱮᱠᱫᱚᱢ ᱨᱟᱹᱥᱠᱟᱹ ᱛᱮ ᱵᱚᱦᱚᱜ ᱦᱩᱛᱢᱟᱹᱣ ᱟᱛᱮ ᱛᱷᱟᱭᱩ ᱟᱛᱮ ᱟᱹᱰᱤ ᱯᱷᱩᱨᱛᱤ᱾ ᱫᱩᱲᱩᱵ ᱫᱩᱲᱩᱵ ᱜᱮᱭ᱾ ᱮᱱᱮᱡ ᱡᱚᱱᱟᱜ ᱠᱟᱱᱟ᱾ ᱦᱚᱧᱦᱟᱨ ᱛᱮᱫ ᱢᱚᱡᱽ ᱜᱮᱭ ᱫᱷᱩᱛᱤ ᱟᱠᱟᱱᱟ᱾ ᱱᱟᱶᱟ ᱞᱩᱜᱽᱲᱤᱡ ᱛᱚ ᱵᱟᱝ ᱵᱟᱹᱭᱥᱟᱹᱣ ᱞᱟᱹᱜᱤᱫᱚᱜᱼᱟ᱾ ᱱᱚᱛᱮ ᱦᱚᱸ ᱵᱟᱵᱽᱲᱮᱭ ᱵᱤᱨᱤᱫ ᱮᱱᱟ᱾ ᱵᱟᱱᱟ ᱦᱚᱲ ᱛᱮᱠᱤᱱ ᱡᱩᱛ ᱮᱫᱟ᱾ ᱡᱟᱶᱟᱭ ᱩᱱᱤ ᱦᱚᱸᱭ ᱡᱩᱛ ᱮᱫᱟ᱾ ᱚᱵᱚᱥᱥᱚ ᱩᱱᱤᱭᱟᱜ ᱜᱮ ᱠᱟᱹᱢᱤ ᱠᱟᱱ ᱛᱟᱭᱟ᱾ ᱵᱟᱵᱽᱲᱮ ᱠᱟᱱᱟᱭ᱾ ᱢᱚᱡᱽ ᱜᱮᱠᱤᱱ ᱫᱷᱩᱛᱤ ᱠᱟᱫᱮᱭᱟ᱾ ᱦᱚᱧᱦᱟᱨ ᱛᱮᱫ ᱫᱚ ᱛᱟᱭᱚᱢ ᱥᱮᱫ ᱢᱚᱡᱽ ᱜᱮ ᱠᱩᱪᱤᱭ ᱵᱮᱱᱟᱣ ᱠᱮᱫᱟ ᱟᱨ ᱢᱚᱡᱽ ᱚᱠᱚᱡ ᱜᱮᱭ ᱨᱮᱵᱮᱫ ᱠᱟᱫ ᱛᱟᱭᱟ᱾ ᱟᱨ ᱟᱵᱚ ᱨᱮᱱ ᱦᱩᱰᱤᱧ ᱡᱟᱶᱟᱭ ᱡᱟᱦᱟᱸᱭ ᱛᱤᱦᱤᱧ ᱮ ᱵᱟᱵᱽᱲᱮ ᱟᱠᱟᱱᱟ ᱩᱱᱤ ᱫᱚ ᱥᱟᱢᱟᱝ ᱥᱮᱫ ᱮ ᱠᱩᱪᱤ ᱠᱮᱫ ᱛᱟᱭᱟ ᱟᱨ ᱢᱚᱡᱽ ᱜᱮᱭ ᱨᱮᱵᱮᱫ ᱟᱫᱮᱭᱟ᱾ ᱢᱚᱡᱽ ᱜᱮ ᱫᱷᱩᱛᱤ ᱠᱟᱛᱮᱫ ᱦᱚᱧᱦᱟᱨ ᱛᱮᱫ ᱱᱤᱛᱚᱜ ᱫᱚ ᱢᱤᱫᱴᱟᱝ ᱥᱟᱥᱟᱝ ᱠᱟᱞᱟᱨ ᱨᱮᱭᱟᱜ ᱯᱟᱧᱡᱟᱵᱤᱭ ᱮᱢᱟ ᱫᱮᱭᱟ ᱟᱨ ᱵᱷᱟᱜᱽᱱᱟ ᱫᱚᱭ ᱦᱚᱨᱚᱜ ᱠᱮᱫᱟ ᱟᱨ ᱚᱠᱟ ᱠᱚᱨᱮ ᱵᱟᱝ ᱡᱩᱛᱩᱜ ᱠᱟᱱ ᱛᱟᱭᱟ ᱢᱚᱡᱽ ᱜᱮᱭ ᱡᱩᱛ ᱵᱟᱹᱭᱥᱟᱹᱣ ᱠᱟᱛᱟᱭ ᱠᱟᱱᱟ ᱟᱨ ᱱᱚᱛᱮ ᱵᱟᱵᱽᱲᱮ ᱦᱚᱸᱭ ᱧᱮᱞᱮᱫ ᱛᱟᱭᱟ ᱚᱠᱟ ᱥᱮᱫ ᱡᱩᱛ ᱞᱮᱱ ᱛᱟᱭᱟ ᱥᱮ ᱵᱟᱝ ᱚᱱᱟᱭ ᱴᱷᱤᱠ ᱠᱮᱫᱟ ᱟᱨ ᱱᱤᱛᱚᱜ ᱫᱚ ᱢᱤᱫᱴᱟᱝ ᱢᱟᱯᱞᱟᱨᱮ ᱜᱚᱜ ᱟᱫᱮᱭᱟ ᱦᱚᱧᱦᱟᱨ ᱛᱮᱫ ᱢᱟᱯᱞᱟ ᱨᱮ ᱜᱚᱜ ᱟᱫᱮᱭᱟ᱾ ᱟᱨ ᱱᱚᱛᱮ ᱨᱮ ᱵᱟᱵᱽᱲᱮ ᱦᱚᱸ ᱚᱱᱟ ᱫᱷᱩᱛᱤ ᱨᱮᱱᱟᱜ ᱫᱟᱹᱦᱲᱤ ᱡᱩᱛ ᱮᱫᱟ ᱟᱨ ᱵᱷᱟᱜᱽᱱᱟᱭ ᱡᱩᱛ ᱠᱟᱛᱟᱭ ᱠᱟᱱᱟ᱾ ᱢᱚᱡᱽ ᱜᱮ ᱚᱱᱟ ᱫᱟᱹᱦᱲᱤ ᱧᱮᱞᱚᱜ ᱠᱟᱱᱟ ᱟᱨ ᱢᱚᱡᱽ ᱜᱮᱭ ᱵᱟᱰᱟᱭ ᱛᱟᱵᱚᱱᱟ᱾ ᱩᱱᱟᱹᱜ ᱢᱚᱡᱽ ᱜᱮ ᱮᱠᱫᱚᱢ ᱫᱩᱞᱟᱹᱲ ᱛᱮ ᱡᱚᱛᱚᱱ ᱛᱮᱭ ᱫᱟᱹᱦᱲᱤ ᱠᱟᱭ ᱠᱟᱱᱟ᱾ ᱵᱟᱹᱭᱥᱟᱹᱠᱷ ᱵᱚᱸᱜᱟ ᱵᱟᱯᱞᱟ ᱵᱤᱦᱟᱹ ᱫᱚ ᱟᱹᱰᱤ ᱠᱚᱥᱴᱚᱠᱚᱨ ᱜᱮᱭᱟ᱾ ᱡᱚᱫᱤ ᱟᱨᱚ ᱵᱟᱭ ᱫᱟᱜᱟ ᱢᱤᱫ ᱯᱷᱚᱴᱟ ᱫᱟᱜ ᱵᱟᱝ ᱜᱚᱨᱚᱢ ᱜᱮᱥ ᱠᱟᱹᱴᱤᱡ ᱠᱟᱹᱴᱤᱡ ᱜᱤᱫᱽᱨᱟᱹ ᱠᱚᱠᱚ ᱨᱟᱜ ᱵᱟᱲᱟᱭᱮᱫᱟ ᱫᱟᱜ ᱛᱮᱛᱟᱝ ᱠᱟᱱᱟ ᱚᱱᱮᱠ ᱨᱚᱠᱚᱢ ᱥᱚᱢᱚᱥᱥᱟ ᱦᱩᱭᱩᱜ ᱠᱟᱱᱟ᱾ ᱡᱚᱛᱚ ᱦᱚᱲ ᱜᱮ ᱡᱮ ᱡᱟᱨ ᱠᱚ ᱤᱣᱤᱨᱚᱜ ᱠᱟᱱᱟ ᱠᱮᱣ ᱫᱚ ᱜᱟᱢᱪᱷᱟ ᱛᱮ ᱠᱟᱜᱚᱡᱽ ᱛᱮ ᱠᱮᱣ ᱫᱚ ᱨᱩᱢᱟᱹᱞ ᱛᱮ ᱩᱫᱽᱜᱟᱹᱨ ᱠᱚ ᱡᱚᱫ ᱮᱫ ᱛᱟᱠᱚᱣᱟ ᱱᱚᱸᱰᱮ ᱦᱚᱧᱦᱟᱨ ᱛᱮᱭᱟᱜ ᱟᱭᱟᱜ ᱦᱚᱨᱚᱜ ᱟᱭᱟᱜ ᱵᱷᱟᱜᱽ ᱨᱮᱱᱟᱜ ᱦᱚᱨᱚᱜ ᱫᱚ ᱯᱩᱨᱟᱹᱣ ᱮᱱ ᱛᱟᱭᱟ ᱱᱤᱛᱚᱜ ᱫᱚ ᱢᱩᱪᱟᱹᱫ ᱡᱚᱦᱟᱨ ᱮ ᱦᱟᱛᱟᱣ ᱮᱫᱟ ᱤᱱᱟᱹ ᱯᱚᱨᱮ ᱛᱟᱭᱚᱢ ᱛᱟᱭᱚᱢ ᱛᱮ ᱚᱱᱛᱮᱱ ᱠᱚ ᱡᱚᱛᱚ ᱯᱮᱲᱟ ᱠᱚ ᱦᱚᱨᱚᱜᱮᱭᱟ᱾ ᱱᱚᱛᱮ ᱨᱮ ᱫᱩᱲᱩᱵ ᱟᱠᱟᱱᱟᱹᱧ ᱤᱧ, ᱧᱟᱛᱟᱧ ᱮᱨᱟ ᱟᱨ ᱵᱤᱴᱤ, ᱩᱱᱤ ᱵᱟᱹᱵᱩ ᱟᱨᱚ ᱟᱭᱢᱟ ᱦᱚᱲ ᱢᱮᱱᱟᱜ ᱠᱚᱣᱟ ᱟᱵᱚ ᱥᱮᱫ ᱨᱮᱱ ᱯᱮᱲᱟ ᱠᱚ᱾ ᱡᱚᱛᱚ ᱦᱚᱲ ᱵᱚᱱ ᱧᱮᱞ ᱥᱟᱸᱜᱮ ᱮᱫᱟ ᱵᱷᱟᱜᱽᱱᱟᱣᱟᱜ ᱦᱚᱨᱚᱜ᱾ ᱟᱨᱚ ᱠᱟᱹᱴᱤᱡ ᱠᱟᱹᱴᱤᱡ ᱵᱟᱹᱵᱩ, ᱩᱱᱤ ᱨᱟᱠᱮᱥ ᱧᱮᱞᱮ ᱯᱮ ᱛᱤᱱᱟᱹᱜ ᱯᱷᱩᱨᱛᱤ᱾ ᱱᱩᱭ ᱢᱤᱫᱴᱟᱹᱝ ᱦᱩᱰᱤᱧ ᱦᱩᱰᱤᱧ ᱵᱟᱹᱵᱩ᱾ ᱛᱤᱱᱟᱹᱜ ᱢᱚᱡᱽ ᱮ ᱡᱚᱦᱟᱨ ᱞᱟᱦᱟ ᱠᱮᱫᱟ ᱟᱨ ᱦᱟᱸᱜ ᱮ ᱜᱤᱰᱤᱭᱟ᱾ ᱡᱚᱛᱚ ᱦᱚᱲ ᱛᱮᱵᱚᱱ ᱧᱮᱞ ᱥᱟᱸᱜᱮ ᱞᱮᱜᱮ ᱱᱚᱣᱟ ᱦᱚᱨᱚᱜ ᱫᱚ᱾ ᱟᱨ ᱱᱚᱰᱮ ᱨᱟᱠᱮᱥ ᱯᱮ ᱧᱮᱞᱮ ᱠᱟᱱᱟ ᱛᱤᱱᱟᱹᱜ ᱯᱷᱩᱨᱛᱤ ᱛᱟᱭ ᱮᱠᱫᱚᱢ ᱦᱟᱱᱛᱮ ᱨᱮ ᱚᱝᱠᱤᱛᱟ ᱦᱚᱸᱭ ᱫᱷᱩᱨᱟᱹᱣ ᱮᱱᱟ ᱵᱷᱟᱹᱜᱤ ᱛᱮᱠᱚ ᱛᱷᱟᱭᱳᱭᱮᱫᱟ ᱟᱨ ᱠᱚ ᱯᱷᱩᱨᱛᱤ ᱡᱚᱱᱟᱜ ᱠᱟᱱᱟ ᱱᱩᱠᱩ ᱜᱤᱫᱽᱨᱟᱹ

ᱜᱚᱨᱚᱢ ᱛᱮ ᱩᱱᱠᱩ ᱜᱤᱫᱽᱨᱟᱹ ᱯᱟᱴᱟ ᱥᱮ ᱠᱟᱜᱚᱡᱽ ᱚᱲᱮᱡ ᱪᱮᱫ ᱠᱚᱠᱚ ᱟᱹᱜᱩ ᱠᱮᱫᱟ ᱟᱨ ᱫᱚᱢᱮ ᱠᱚ ᱤᱣᱤᱨᱚᱜ ᱠᱟᱱᱟ᱾ ᱜᱚᱨᱚᱢ ᱦᱚᱸ ᱚᱱᱠᱟ ᱜᱮ ᱜᱚᱨᱚᱢ ᱠᱟᱱᱟ ᱛᱚᱵᱮ ᱜᱚᱨᱚᱢ ᱵᱷᱤᱛᱨᱤ ᱨᱮᱦᱚᱸ ᱯᱷᱩᱨᱛᱤ ᱜᱮᱠᱚ ᱵᱩᱡᱽ ᱮᱫᱟ ᱟᱨ ᱡᱚᱛᱚ ᱦᱚᱲ ᱜᱮ ᱩᱱᱟᱹᱜ ᱜᱚᱨᱚᱢ ᱥᱮᱫ ᱫᱚ ᱢᱚᱱᱮ ᱜᱮ ᱵᱟᱝ ᱱᱚᱸᱰᱮ ᱦᱚᱨᱚᱜ ᱦᱩᱭᱩᱜ ᱠᱟᱱᱟ᱾

ᱟᱨ ᱱᱚᱛᱮ ᱨᱮ ᱟᱵᱚᱣᱟᱜ ᱥᱟᱱᱛᱟᱲ ᱠᱟᱞᱪᱟᱨ ᱠᱟᱱᱟ ᱚᱠᱚᱭ ᱦᱚᱸ ᱱᱮᱜᱮᱴᱤᱵᱷ ᱟᱞᱚ ᱯᱮ ᱠᱚᱢᱮᱱᱴᱟ ᱱᱚᱣᱟ ᱫᱚ ᱟᱵᱚᱣᱟᱜ ᱠᱟᱞᱪᱟᱨ ᱢᱚᱫᱷᱮ ᱨᱮᱜᱮ ᱯᱟᱲᱟᱜ ᱠᱟᱱ ᱛᱟᱵᱚᱱᱟ ᱡᱚᱛᱚ ᱱᱟᱣᱟ ᱯᱮᱲᱟ ᱜᱮ ᱡᱟᱦᱟᱸᱭ ᱚᱱᱟ ᱫᱷᱟᱨᱮ ᱫᱷᱟᱨᱮ ᱛᱮᱠᱚ ᱫᱩᱲᱩᱵ ᱟᱠᱟᱱ ᱡᱚᱛᱚ ᱯᱮᱲᱟ ᱜᱮᱠᱚ ᱮᱢᱟᱜ ᱠᱚᱣᱟ᱾

ᱱᱩᱭ ᱴᱟᱜ ᱫᱚ ᱢᱚᱱᱮ ᱦᱚᱭ ᱜᱚᱲᱚᱢ ᱥᱚᱢᱯᱚᱨᱠᱚᱭ ᱦᱩᱭᱩᱜᱼᱟ᱾ ᱵᱷᱟᱜᱽᱱᱟ ᱴᱷᱮᱡ ᱜᱷᱚᱲᱟᱣ ᱟᱠᱟᱱᱟ ᱟᱨ ᱮ ᱯᱷᱩᱨᱛᱤ ᱠᱮᱫᱟ ᱛᱷᱚᱲᱟ ᱜᱟᱱ᱾

ᱱᱩᱠᱤᱱ ᱵᱟᱨ ᱦᱚᱲ ᱠᱤᱱ ᱜᱷᱚᱲᱟ ᱟᱠᱟᱱ ᱵᱷᱟᱜᱽᱱᱟ ᱫᱚᱢᱮ ᱠᱤᱱ ᱥᱚᱠᱚᱡ ᱵᱟᱲᱟ ᱠᱮᱫᱮᱭᱟ ᱢᱚᱱᱮ ᱦᱚᱭ

ᱱᱩᱜᱩᱭ ᱟᱨ ᱢᱤᱫᱴᱟᱝ ᱢᱚᱱᱮ ᱦᱚᱭ ᱤᱨᱤᱞ ᱥᱚᱢᱯᱚᱨᱠᱚ ᱜᱮ ᱦᱩᱭᱩᱜᱼᱟ ᱤᱨᱤᱞ ᱠᱚᱲᱟ ᱜᱮ ᱦᱩᱭᱩᱜ ᱛᱟᱭᱟ ᱡᱟᱭᱦᱳᱠ ᱱᱩᱭᱟᱜ ᱫᱚ ᱢᱚᱡᱽ ᱜᱮᱞᱮ ᱠᱩᱥᱤᱭᱮᱱᱟ ᱢᱤᱫ ᱜᱷᱟᱹᱲᱤ ᱜᱮ ᱢᱚᱡᱽ ᱜᱮ ᱯᱷᱩᱨᱛᱤ ᱠᱮᱫᱟ᱾ ᱟᱨ ᱱᱚᱛᱮ ᱨᱮ ᱵᱟᱸᱵᱽᱲᱮ ᱫᱚ ᱚᱱᱟ ᱫᱟᱹᱦᱲᱤ ᱫᱚ ᱡᱟᱹᱱᱤᱡ ᱵᱷᱩᱲᱤᱡ ᱞᱮᱱ ᱛᱟᱭᱟ ᱟᱨ ᱚᱱᱟ ᱢᱚᱡᱽ ᱜᱮᱭ ᱡᱩᱛ ᱠᱟᱛᱟᱭ ᱠᱟᱱᱟ᱾ ᱱᱩᱠᱤᱱ ᱟᱨ ᱢᱤᱫ ᱡᱚᱲᱟ ᱠᱤᱱ ᱩᱰᱩᱝ ᱟᱠᱟᱱᱟ᱾ ᱡᱟ ᱠᱚ ᱯᱷᱩᱨᱛᱤᱭᱮᱫᱟ ᱱᱩᱠᱩ ᱠᱟᱹᱴᱤᱡ ᱠᱟᱹᱴᱤᱡ ᱵᱟᱹᱵᱩ ᱛᱟᱠᱚ ᱮᱠᱫᱚᱢ ᱜᱷᱚᱲᱟ ᱢᱟᱱᱮ ᱜᱷᱚᱲᱟ ᱮᱠᱫᱚᱢ ᱚᱨᱤᱡᱤᱱᱟᱞ ᱜᱷᱚᱲᱟ ᱞᱮᱠᱟ ᱜᱮᱠᱚ ᱠᱟᱹᱢᱤᱭᱮᱫᱟ ᱦᱮᱸ ᱩᱞᱴᱟᱹᱣ ᱦᱩᱭᱱᱟ ᱠᱤ ᱡᱚᱛᱚ ᱦᱚᱲ ᱠᱚ ᱞᱟᱸᱫᱟ ᱠᱮᱫᱟ ᱟᱨ ᱱᱚᱛᱮ ᱨᱮ ᱯᱟᱥᱮ ᱨᱮ ᱠᱤᱱ ᱫᱩᱲᱩᱵ ᱟᱠᱟᱱᱟ ᱱᱩᱭ ᱫᱚ ᱛᱟᱞᱟ ᱵᱟᱹᱦᱩ ᱠᱟᱱᱟᱭ ᱟᱨ ᱱᱩᱭ ᱵᱟᱹᱵᱩ ᱜᱤᱫᱽᱨᱟᱹ ᱜᱚᱲᱚᱢ ᱠᱚᱲᱟ ᱱᱩᱭ ᱫᱚ ᱨᱟᱠᱮᱥ ᱟᱡ ᱵᱷᱟᱭ ᱢᱩᱠᱮᱥ ᱠᱟᱱᱟᱭ ᱱᱩᱭ ᱠᱟᱹᱴᱤᱡ ᱧᱚᱜ ᱜᱮᱭᱟᱭ ᱨᱟᱠᱮᱥ ᱞᱮᱠᱟ ᱨᱟᱠᱮᱥ ᱫᱚ ᱫᱚᱢᱮ ᱯᱷᱩᱨᱛᱤ ᱵᱟᱡᱽ ᱜᱮᱭᱟᱭ ᱱᱩᱭ ᱫᱚ ᱩᱱᱟᱹᱜ ᱟᱹᱣᱨᱤᱧ ᱵᱩᱡᱮᱭᱟ ᱱᱩᱜᱼᱩᱭ ᱱᱚᱸᱰᱮ ᱢᱚᱱᱮ ᱦᱚᱭ ᱱᱟᱣᱟ ᱯᱮᱲᱟ ᱥᱟᱶ ᱜᱮ ᱦᱮᱡ ᱟᱠᱟᱱᱟ ᱱᱩᱭ ᱵᱟᱹᱵᱩ ᱜᱤᱫᱽᱨᱟᱹ ᱠᱮᱢᱮᱨᱟ ᱚᱱᱛᱮᱧ ᱟᱹᱪᱩᱨ ᱠᱮᱫ ᱠᱷᱟᱱ ᱫᱚᱢᱮᱭ ᱞᱟᱡᱟᱜ ᱠᱟᱱᱟ ᱟᱨ ᱤᱧ ᱦᱚᱸᱧ ᱟᱹᱣᱨᱤ ᱠᱚᱭᱚᱜ ᱫᱷᱟᱹᱵᱤᱡ ᱚᱢᱱᱤ ᱥᱮᱫ ᱜᱮ ᱠᱮᱢᱮᱨᱟᱧ ᱟᱹᱪᱩᱨ ᱟᱠᱟᱫ ᱛᱟᱦᱮᱸ ᱠᱟᱱᱟ ᱟᱨ ᱫᱚᱢᱮᱭ ᱞᱟᱡᱟᱜ ᱠᱟᱱᱟ᱾ ᱡᱟᱶᱟᱭ ᱫᱚ ᱥᱟᱨᱟ ᱫᱤᱱ ᱜᱮ ᱫᱟᱹᱦᱲᱤ ᱵᱟᱜᱟᱣ ᱦᱩᱭᱩᱜ ᱠᱟᱱ ᱛᱟᱭᱟ᱾ ᱩᱱᱠᱩ ᱚᱠᱚᱭ ᱠᱚᱠᱚ ᱦᱤᱡᱩᱜ ᱠᱟᱱ ᱫᱚ ᱤᱨᱤᱞ ᱠᱚᱲᱟ ᱠᱚ, ᱜᱟᱱᱚᱜ ᱜᱟᱱᱚᱜ ᱦᱚᱲ ᱠᱚ ᱡᱚᱠᱷᱚᱱ ᱜᱮᱠᱚ ᱜᱷᱚᱲᱟᱜ ᱠᱟᱱᱟ ᱩᱱ ᱡᱚᱠᱷᱚᱱ ᱜᱮ ᱚᱱᱟ ᱫᱟᱹᱦᱲᱤ ᱫᱚ ᱵᱩᱲᱤᱡᱚᱜ ᱠᱟᱱ ᱛᱟᱭᱟ᱾ ᱟᱨ ᱩᱱᱤ ᱢᱚᱡᱽ ᱜᱮᱭ ᱜᱩᱴᱭᱟᱹᱣ ᱠᱟᱛᱟᱭ ᱠᱟᱱᱟ ᱟᱨ ᱢᱚᱡᱽ ᱜᱮᱭ ᱡᱩᱛ ᱠᱟᱛᱟᱭ ᱠᱟᱱᱟ ᱫᱟᱹᱲᱤ᱾ ᱱᱤᱛ ᱟᱹᱱᱤᱡ ᱢᱩᱠᱮᱥ ᱱᱚᱣᱟ ᱠᱮᱢᱮᱨᱟ ᱥᱮᱫ ᱠᱚᱭᱚᱜ ᱮᱫᱟ᱾ ᱵᱟᱹᱦᱩᱭ ᱩᱫᱩᱜ ᱟᱭ ᱠᱟᱱᱟ, ᱢᱟ ᱱᱚᱛᱮ ᱠᱚᱭᱚᱜᱽ ᱢᱮ᱾ ᱡᱟᱦᱟᱱᱟᱜ ᱜᱮᱭ ᱵᱩᱡᱷᱟᱹᱣ ᱮ ᱠᱟᱱᱟ᱾ ᱟᱨ ᱱᱩᱭ ᱚᱝᱠᱤᱛᱟ ᱫᱚᱢᱮ ᱢᱚᱪᱟ ᱮᱠᱫᱚᱢ ᱫᱚᱢᱮᱭ ᱪᱚᱛᱩᱨ ᱜᱮᱭᱟ ᱟᱨ ᱱᱩᱭ ᱨᱟᱠᱮᱥ ᱥᱟᱨᱟ ᱫᱤᱱ ᱜᱮ ᱢᱩᱞᱩᱡ ᱞᱮᱱᱫᱟ ᱜᱮ᱾ ᱚᱱᱛᱮᱱ ᱠᱚ ᱱᱟᱣᱟ ᱯᱮᱲᱟ᱾ ᱠᱚᱫᱚ ᱡᱟᱹᱱᱤᱡ ᱡᱚᱛᱚ ᱜᱮᱠᱚ ᱯᱩᱨᱟᱹᱣ ᱠᱮᱫᱟ᱾ ᱚᱱᱟᱛᱮ ᱱᱤᱛᱚᱜ ᱫᱚ ᱟᱵᱚ ᱥᱮᱫ ᱨᱮᱱ ᱠᱚ ᱮᱦᱚᱵ ᱠᱮᱫᱟ᱾ ᱩᱱᱤ ᱜᱤᱰᱤᱭᱮᱫ ᱫᱚ ᱩᱱᱤ ᱫᱚ ᱵᱟᱜᱽᱱᱟ ᱨᱮᱱ ᱟᱡ ᱢᱟᱢᱟ ᱠᱟᱱᱟᱭ, ᱢᱟᱨᱟᱝ ᱢᱟᱢᱟ᱾ ᱩᱱᱤ ᱦᱚᱸᱭ ᱜᱤᱰᱤ ᱩᱛᱟᱹᱨ ᱮᱫᱟ᱾ ᱩᱱᱟᱹᱜ ᱪᱮᱫ ᱮᱢ ᱫᱮᱨᱤᱭᱟ᱾ ᱵᱟᱜᱽᱱᱟ ᱮᱱᱟᱝ ᱨᱮ ᱫᱩᱲᱩᱵ ᱟᱠᱟᱱᱟ ᱜᱚᱨᱚᱢ ᱛᱮ ᱜᱮᱥ ᱛᱮ ᱟᱨ ᱫᱩᱲᱩᱵ ᱫᱩᱲᱩᱵ ᱛᱮ ᱨᱟᱦᱟᱣ ᱦᱚᱸᱭ ᱨᱟᱦᱟᱣ ᱟᱠᱟᱱᱟ ᱟᱨ ᱩᱱᱟᱹᱜ ᱜᱟᱱ ᱤᱨᱤᱞ ᱠᱚᱲᱟ ᱠᱚ᱾ ᱠᱚ ᱜᱷᱚᱲᱟᱣ ᱟᱠᱟᱫᱮᱭᱟ᱾ ᱛᱷᱟᱠᱟᱣ ᱧᱚᱜ ᱟᱠᱟᱱᱟᱭ᱾ ᱛᱤᱱᱟᱹᱜ ᱛᱟᱲᱟᱛᱟᱹᱲᱤ ᱱᱚᱸᱰᱮ ᱠᱷᱚᱱ ᱮ ᱵᱮᱨᱮᱫᱼᱟ ᱩᱱᱟᱹᱜ ᱜᱮ ᱵᱷᱟᱹᱞᱤᱭᱟ᱾ ᱫᱟᱜ ᱠᱚᱭ ᱧᱩ ᱵᱟᱲᱟᱭᱟ᱾ ᱟᱨ ᱱᱩᱭ ᱤᱨᱤᱞ ᱠᱚᱲᱟ ᱱᱩᱭ ᱦᱚᱸ ᱩᱱᱤ ᱦᱚᱸᱭ ᱫᱷᱩᱨᱟᱹᱣ ᱮᱱᱟ᱾ ᱢᱟᱨᱥᱟᱞ ᱨᱮᱜᱮ ᱦᱚᱨᱚᱜ ᱠᱚᱫᱚ ᱯᱩᱨᱟᱹᱣ ᱮᱱᱟ᱾ ᱟᱨ ᱱᱩᱭ᱾ ᱤᱨᱤᱞ ᱠᱚᱲᱟ ᱱᱩᱭ ᱦᱚᱸᱭ ᱫᱷᱩᱨᱟᱹᱣ ᱮᱱᱟ᱾ ᱚᱠᱚᱭ ᱜᱮ ᱵᱟᱠᱚ ᱛᱟᱭᱚᱢᱚᱜ ᱠᱟᱱᱟ᱾ ᱯᱮᱭᱟ ᱢᱟᱢᱟ ᱯᱚᱨ ᱯᱚᱨ ᱠᱚ ᱜᱤᱰᱤ ᱠᱮᱫᱟ᱾ ᱡᱟᱭᱦᱳᱠ ᱢᱟᱨᱥᱟᱞ ᱨᱮᱜᱮ ᱦᱚᱨᱚᱜ ᱫᱚ ᱯᱩᱨᱟᱹᱜ ᱠᱟᱱᱟ᱾ ᱟᱭ ᱱᱚᱛᱮ ᱨᱟᱠᱮᱥ ᱮ ᱦᱮᱡ ᱟᱠᱟᱱᱟ᱾ ᱟᱨ ᱨᱟᱠᱮᱥ ᱫᱚ ᱮᱠᱫᱚᱢ ᱞᱟᱸᱫᱟ ᱜᱮ ᱵᱟᱝ ᱪᱟᱵᱟᱜ ᱛᱟᱭᱟ᱾ ᱴᱷᱤᱠ ᱜᱮᱭᱟ ᱢᱚᱡᱽ ᱜᱮ ᱵᱩᱡᱷᱟᱹᱜᱼᱟ ᱨᱚᱲ ᱨᱮ ᱜᱟᱞᱢᱟᱨᱟᱣ ᱨᱮ ᱞᱟᱸᱫᱟ ᱟᱛᱮ ᱡᱟᱦᱟᱸᱭ ᱠᱚ ᱜᱟᱞᱢᱟᱨᱟᱣ ᱮᱱᱠᱷᱟᱱ ᱱᱩᱭ ᱢᱟ ᱜᱚᱲᱚᱢ ᱠᱚᱲᱟ ᱠᱟᱱ᱾ ᱩᱱᱤ ᱨᱤᱞ ᱠᱚᱲᱟ ᱡᱚᱦᱟᱨ ᱠᱚᱭ ᱦᱟᱛᱟᱣ ᱵᱟᱲᱟ ᱠᱮᱫᱟ ᱟᱨ ᱱᱤᱛᱚᱜ ᱫᱚ ᱟᱵᱚ ᱨᱮᱱ ᱢᱟᱨᱟᱝ ᱵᱷᱟᱹᱜᱽᱱᱤ ᱡᱚᱛᱚ ᱦᱚᱲ ᱠᱷᱚᱱ ᱢᱟᱨᱟᱝ ᱵᱷᱟᱹᱜᱽᱱᱤ ᱩᱱᱤ ᱜᱤᱰᱤᱭᱮᱫᱟ ᱡᱟᱢᱟᱭ ᱫᱚ ᱵᱟᱭ ᱦᱮᱡ ᱫᱟᱲᱮ ᱠᱟᱣᱫᱟ ᱚᱱᱟ ᱵᱚᱫᱚᱞ ᱛᱮ ᱱᱩᱭ ᱜᱮ ᱜᱤᱰᱤᱭᱮᱫᱟ ᱟᱨ ᱚᱱᱛᱮ ᱨᱮ ᱜᱤᱫᱽᱨᱟᱹᱭ ᱛᱟᱺᱜᱤ ᱠᱟᱣᱫᱮᱭᱟ ᱠᱚᱭᱚᱜ ᱠᱟᱣᱫᱮᱭᱟ ᱵᱟᱭ ᱵᱩᱡᱽ ᱫᱟᱲᱮᱭᱟᱜ ᱠᱟᱱᱟ ᱡᱮ ᱤᱧ ᱜᱚ ᱪᱮᱫ ᱮ ᱪᱮᱠᱟᱭᱮᱫᱟ᱾ ᱡᱚᱦᱟᱨ ᱠᱚᱭ ᱟᱛᱟᱝ ᱵᱟᱲᱟ ᱠᱮᱫᱟ ᱟᱨ ᱢᱚᱡᱽ ᱜᱮᱠᱤᱱ ᱥᱟᱵ ᱪᱟᱞᱟᱣ ᱮᱱᱟ᱾ ᱟᱨ ᱱᱩᱭ ᱜᱤᱰᱤᱭᱤᱡ ᱡᱟᱦᱟᱸᱭ ᱩᱱᱤ ᱫᱚ ᱵᱷᱟᱹᱜᱽᱱᱤ ᱟᱡ ᱵᱟ ᱡᱟᱦᱟᱸᱭ ᱱᱤᱛᱚᱜ ᱞᱟᱦᱟ ᱛᱮᱭ ᱜᱤᱰᱤ ᱠᱮᱫᱟ ᱩᱱᱤ ᱟᱡ ᱵᱟᱵᱟ ᱠᱟᱱᱟᱭ᱾ ᱵᱷᱟᱹᱜᱟᱹᱱ ᱵᱷᱟᱹᱜᱤᱱ ᱟᱡ ᱵᱟ ᱠᱟᱱᱟᱭ᱾ ᱩᱱᱤ ᱦᱚᱸ ᱟᱭᱟᱜ ᱠᱟᱹᱢᱤ ᱯᱩᱨᱟᱹᱣ ᱠᱮᱫᱟ᱾ ᱟᱨ ᱱᱚᱛᱮ ᱨᱮ ᱡᱚᱛᱚ ᱦᱚᱲ ᱜᱚᱨᱚᱢ ᱨᱮᱞᱮ ᱫᱩᱲᱩᱵ ᱟᱠᱟᱱᱟ᱾ ᱜᱮᱥ ᱜᱚᱨᱚᱢ ᱜᱮ ᱟᱹᱭᱠᱟᱹᱜ ᱠᱟᱱᱟ ᱦᱮᱥ ᱯᱮᱥ᱾ ᱢᱟᱱᱮ ᱡᱚᱛᱚ ᱦᱚᱲ ᱤᱣᱤᱨ ᱠᱚ ᱫᱩᱨᱟᱹᱣ ᱟᱠᱟᱱᱟ ᱮᱠᱫᱚᱢ ᱠᱟᱹᱨᱤᱜᱟᱢ ᱪᱟᱵᱟᱣ ᱟᱠᱟᱱᱟ ᱠᱚ᱾ ᱟᱨ ᱢᱩᱪᱟᱹᱫ ᱦᱮᱡ ᱟᱠᱟᱱᱟ᱾ ᱱᱤᱛᱚᱜ ᱫᱚ ᱦᱟᱸᱜ ᱟᱥᱛᱮ ᱟᱥᱛᱮ ᱡᱚᱛᱚ ᱠᱚ ᱯᱩᱨᱟᱹᱣ ᱵᱟᱲᱟ ᱞᱮᱠᱷᱟᱱ ᱜᱮ ᱟᱫᱚ ᱠᱚ ᱵᱤᱨᱤᱜᱼᱟ᱾ ᱜᱚᱨᱚᱢ ᱠᱟᱱ ᱜᱮᱭᱟ ᱱᱮᱛᱟᱨ ᱫᱤᱱ ᱫᱚ ᱜᱚᱨᱚᱢ ᱜᱮᱭᱟ᱾ ᱠᱚᱱᱚ ᱩᱯᱟᱹᱭ ᱛᱚ ᱟᱨ ᱵᱟᱹᱱᱩᱜᱼᱟ᱾ ᱛᱚᱵᱩ ᱚᱱᱟ ᱜᱚᱨᱚᱢ ᱨᱮᱦᱚᱸ ᱡᱚᱛᱚ ᱯᱮᱲᱟ ᱠᱚᱞᱮ ᱦᱮᱡ ᱥᱮᱴᱮᱨ ᱟᱠᱟᱱᱟ, ᱧᱟᱯᱟᱢ ᱟᱠᱟᱱᱟ ᱞᱮ᱾ ᱚᱱᱟ ᱜᱮ ᱢᱟᱨᱟᱝ ᱠᱟᱛᱷᱟ ᱫᱚ᱾ ᱟᱨ ᱱᱚᱛᱮ ᱨᱮ ᱵᱟᱹᱜᱟᱹᱱ ᱟᱡ ᱵᱟ ᱵᱷᱟᱭ᱾ ᱩᱱᱤ ᱦᱚᱸᱭ ᱯᱩᱨᱟᱹᱣ ᱠᱮᱫ ᱛᱟᱭᱟ ᱟᱭᱟᱜ ᱠᱟᱹᱢᱤ ᱟᱨ ᱮ ᱫᱩᱲᱩᱵ ᱡᱤᱨᱟᱹᱣ ᱮᱱᱟ᱾ ᱯᱩᱨᱟᱹᱣ ᱮᱱᱟ ᱦᱚᱨᱚᱜ ᱫᱚ᱾ ᱟᱨ ᱡᱚᱛᱚ ᱦᱚᱲ ᱡᱟᱹᱱᱤᱡ ᱠᱚ ᱯᱩᱨᱟᱹᱣ ᱮᱱᱟ ᱦᱚᱨᱚᱜ ᱫᱚ᱾ ᱯᱩᱨᱟᱹᱣ ᱠᱮᱫᱟ᱾ ᱱᱚᱜᱼᱚᱭ ᱵᱤᱨᱤᱫ ᱮᱱ ᱫᱚ ᱥᱟᱜᱩᱱ ᱫᱚ᱾ ᱟᱨ ᱵᱟᱵᱽᱲᱮ ᱦᱚᱸ ᱫᱟᱹᱲᱤ ᱡᱩᱛ ᱠᱟᱛᱟᱭ ᱠᱟᱱᱟ᱾ ᱟᱦᱚᱸᱭ ᱱᱚᱛᱮ ᱵᱟᱵᱽᱲᱮ ᱵᱩᱲᱦᱤ, ᱟᱞᱮ ᱨᱮᱱ ᱵᱟᱜᱽᱱᱤ, ᱩᱱᱤ ᱦᱚᱸ ᱟᱭᱟᱜ ᱠᱟᱹᱢᱤ ᱠᱚ ᱪᱮᱫ ᱠᱚᱭ ᱠᱚᱨᱟᱣ ᱮᱫᱟ᱾ ᱟᱨ ᱦᱚᱸᱜᱼᱚᱭ ᱱᱚᱸᱰᱮ ᱠᱚ ᱡᱚᱦᱟᱨ ᱵᱟᱲᱟ ᱚᱴᱚ ᱟᱞᱮ ᱠᱟᱱᱟ᱾ ᱟᱨ ᱡᱚᱛᱚ ᱯᱮᱲᱟ ᱠᱚ ᱡᱚᱦᱟᱨ ᱟᱫ ᱠᱚᱣᱟ ᱟᱨ ᱠᱚ᱾ ᱟᱨ ᱱᱚᱛᱮ ᱨᱮ ᱵᱷᱟᱹᱜᱽᱱᱤ ᱦᱚᱸ ᱟᱭᱟᱜ ᱠᱟᱹᱢᱤ ᱠᱚᱭ ᱠᱚᱨᱟᱣ ᱮᱫᱟ, ᱡᱚᱛᱚᱭ ᱜᱩᱴᱭᱟᱹᱣ ᱢᱤᱫᱟ ᱢᱚᱡᱽ ᱜᱮ᱾ ᱚᱱᱟ ᱠᱚᱫᱚ ᱡᱚᱛᱚ ᱜᱩᱴᱭᱟᱹᱣ ᱠᱟᱜ ᱦᱩᱭᱩᱜᱼᱟ ᱛᱚ᱾ ᱟᱞᱮ ᱦᱚᱸ ᱞᱮ ᱱᱤᱛᱚᱜ ᱫᱚᱞᱮ ᱵᱮᱨᱮᱫᱼᱟ ᱟᱥᱛᱮ ᱟᱥᱛᱮ ᱟᱨ ᱵᱷᱟᱹᱜᱽᱱᱤ ᱫᱚᱭ ᱫᱷᱩᱨᱟᱹᱣ ᱟᱠᱟᱱ ᱜᱮᱭᱟ᱾ ᱟᱨ ᱦᱟᱱᱛᱮ ᱵᱷᱟᱹᱜᱽᱱᱟᱹ ᱟᱨ ᱡᱟᱶᱟᱭ ᱫᱚ ᱡᱚᱛᱚ ᱦᱚᱲ ᱠᱤᱱ ᱡᱚᱦᱟᱨ ᱚᱴᱚ ᱟᱠᱚ ᱠᱟᱱᱟ᱾ ᱟᱨ ᱡᱚᱦᱟᱨ ᱡᱚᱦᱟᱨ ᱛᱮ ᱡᱚᱛᱚ ᱠᱤᱱ ᱯᱩᱨᱟᱹᱣ ᱠᱮᱫ ᱠᱚᱣᱟ᱾ ᱟᱫᱚ ᱟᱥᱛᱮ ᱟᱥᱛᱮ ᱚᱲᱟᱜ ᱥᱮᱫ ᱠᱤᱱ ᱟᱫᱮᱨ ᱮᱱᱟ᱾ ᱱᱚᱰᱮ ᱫᱚ ᱫᱟᱠᱟ ᱡᱚᱢ ᱦᱩᱭᱩᱜᱼᱟ᱾ ᱱᱚᱶᱟ᱾ ᱱᱤᱛ ᱠᱷᱚᱱ ᱜᱮ ᱚᱱᱮ ᱞᱟᱭᱤᱴ ᱠᱚᱠᱚ ᱡᱩᱞ ᱟᱠᱟᱫᱟ ᱯᱷᱮᱱ ᱠᱚᱠᱚ ᱪᱟᱹᱞᱩ ᱟᱠᱟᱫᱟ ᱜᱚᱨᱚᱢ ᱨᱮ ᱯᱷᱮᱱ ᱵᱟᱠᱷᱟᱱ ᱫᱚ ᱵᱟᱝ ᱦᱩᱭᱩᱜᱼᱟ ᱪᱮᱭᱟᱨ ᱠᱚᱠᱚ ᱥᱮᱴ ᱵᱟᱲᱟᱭᱮᱫᱟ ᱟᱨ ᱡᱚᱛᱚ ᱪᱮᱭᱟᱨ ᱠᱚ ᱱᱩᱠᱩ ᱜᱤᱫᱽᱨᱟᱹ ᱠᱚᱠᱚ ᱥᱮᱴ ᱵᱟᱲᱟᱭᱮᱫᱟ ᱟᱨ ᱞᱟᱦᱟᱛᱮ ᱱᱟᱣᱟ ᱯᱮᱲᱟ ᱡᱚᱢ ᱦᱚᱪᱚ ᱠᱚ ᱦᱩᱭᱩᱜᱼᱟ ᱢᱚᱡᱽ ᱜᱮᱠᱚ ᱥᱮᱴ ᱟᱠᱟᱫᱟ ᱟᱨ ᱠᱚ ᱥᱟᱹᱭᱛᱟᱹᱣ ᱟᱠᱟᱫᱟ ᱢᱚᱡᱽ ᱜᱮ ᱦᱚᱨ ᱠᱚᱠᱚ ᱡᱩᱛ ᱟᱠᱟᱫᱟ ᱚᱱᱛᱮ ᱩᱰᱩᱝᱚᱜ ᱵᱚᱞᱚᱜ ᱞᱟᱹᱜᱤᱫ ᱟᱨ ᱦᱚᱸᱜᱼᱚᱭ ᱱᱚᱣᱟ ᱯᱮᱱᱰᱮᱞ ᱨᱮᱱᱟᱜ ᱚᱱᱟ ᱞᱩᱜᱽᱲᱤᱡ ᱨᱮᱱᱟᱜ ᱰᱮᱠᱚᱨᱮᱥᱚᱱ ᱢᱚᱡᱽ ᱚᱠᱚᱡ ᱠᱚ ᱰᱮᱠᱚᱨᱮᱥᱚᱱ ᱟᱠᱟᱫᱟ ᱚᱱᱟ ᱠᱚᱧ ᱧᱮᱞ ᱵᱟᱲᱟᱭᱮᱫᱟ ᱱᱤᱛᱳᱜ ᱫᱚ ᱯᱷᱟᱸᱠᱟ ᱢᱮᱱᱟᱜᱼᱟ ᱱᱟᱣᱟ ᱯᱮᱲᱟ ᱠᱚ ᱵᱚᱞᱚ ᱞᱮᱱᱠᱷᱟᱱ ᱟᱫᱚ ᱵᱟᱝ ᱦᱩᱭᱩᱜᱼᱟ ᱦᱟᱸᱜ ᱢᱚᱡᱽ ᱜᱮ ᱦᱟᱞᱠᱟᱨ ᱢᱚᱫᱽᱫᱷᱮ ᱠᱚ ᱰᱮᱠᱚᱨᱮᱥᱚᱱ ᱟᱠᱟᱫᱟ ᱵᱷᱚᱡᱽ ᱠᱚ ᱡᱚᱢ ᱵᱟᱲᱟ ᱠᱟᱛᱮ ᱵᱤᱫᱟᱹᱭ ᱠᱚ ᱦᱟᱛᱟᱣ ᱦᱩᱭᱩᱜ ᱠᱟᱱᱟ ᱛᱮᱦᱮᱧ ᱞᱟᱹᱜᱤᱫ ᱱᱩᱭ ᱦᱚᱸ ᱟᱨ ᱢᱤᱫᱴᱟᱝ ᱜᱚᱲᱚᱢ ᱠᱚᱲᱟ ᱠᱟᱱᱟᱭ ᱢᱟᱨᱟᱝ ᱵᱷᱟᱹᱜᱽᱱᱟᱹ ᱨᱮᱱ᱾ ᱱᱩᱭ ᱫᱚ ᱵᱟᱹᱵᱩ ᱠᱟᱱᱟᱭ ᱱᱚᱜᱼᱚᱭ ᱛᱤᱱᱟᱹᱜ ᱜᱳᱞᱩ ᱢᱳᱞᱩ᱾ ᱛᱮᱦᱮᱧ ᱞᱮᱠᱟ ᱵᱤᱫᱟᱹᱭ ᱫᱚ ᱦᱟᱛᱟᱣ ᱦᱩᱭ ᱮᱱᱟ᱾ ᱦᱚᱨᱚᱜ ᱫᱚ ᱯᱩᱨᱟᱹᱣ ᱮᱱᱟ, ᱵᱷᱚᱡᱽ ᱦᱚᱸ ᱡᱚᱢ ᱦᱩᱭ ᱮᱱᱟ᱾ ᱱᱚᱣᱟ ᱵᱷᱤᱰᱤᱭᱳ ᱡᱩᱫᱤ ᱯᱮ ᱠᱩᱥᱤ ᱟᱠᱟᱣᱫᱟ ᱞᱟᱭᱤᱠ, ᱥᱮᱭᱟᱨ, ᱠᱚᱢᱮᱱᱴ ᱟᱨ ᱥᱟᱵᱥᱠᱨᱟᱭᱤᱵᱽ ᱛᱟᱵᱚᱱ ᱯᱮ᱾ ᱵᱮᱞ ᱟᱭᱠᱚᱱ ᱵᱟᱴᱚᱱ ᱯᱨᱮᱥ ᱫᱚ ᱟᱞᱚ ᱯᱮ ᱦᱤᱲᱤᱧᱟ᱾